ᱛᱚ ᱦᱮᱞᱳ ᱜᱟᱛᱮ ᱠᱚ ᱥᱟᱱᱟᱢ ᱠᱚᱜᱮ ᱤᱧ ᱥᱮᱫ ᱠᱷᱚᱱ ᱥᱟᱹᱜᱩᱱ ᱡᱚᱦᱟᱨ ᱟᱨ ᱟᱥᱚᱜ ᱠᱟᱹᱱᱟᱹᱧ ᱟᱯᱮ ᱢᱚᱡᱽ ᱵᱟᱲᱟ ᱜᱮ ᱢᱮᱱᱟᱜ ᱯᱮᱭᱟ ᱛᱚ ᱜᱟᱛᱮ ᱠᱚ ᱛᱮᱦᱮᱧᱚᱜ ᱵᱟᱦᱟ ᱯᱚᱨᱚᱵᱽ ᱠᱟᱱ ᱛᱟᱞᱮᱭᱟ ᱟᱨ ᱵᱟᱦᱟ ᱯᱚᱨᱚᱵᱽ ᱞᱟᱥᱟᱲᱟᱜ ᱛᱮᱵᱚᱱ ᱜᱟᱞᱢᱟᱨᱟᱜᱼᱟ ᱛᱮᱦᱮᱧᱚᱜ ᱭᱟᱱᱤ ᱠᱤ ᱨᱚᱯᱚᱲ ᱧᱚᱜ ᱵᱚᱱ ᱛᱚ ᱪᱟᱞᱟᱜ ᱦᱩᱭᱩᱜᱼᱟ ᱢᱤᱫᱴᱮᱱ ᱫᱟᱫᱟ ᱦᱚᱲ ᱴᱷᱮᱱ ᱟᱨ ᱛᱮᱦᱮᱧ ᱫᱚ ᱟᱹᱰᱤ ᱨᱟᱹᱥᱠᱟᱹ ᱨᱮᱭᱟᱜ ᱫᱤᱱ ᱠᱟᱱ ᱛᱟᱵᱚᱱᱟ ᱡᱚ ᱠᱤ ᱥᱟᱞ ᱨᱮ ᱢᱤᱫ ᱪᱷᱚᱴ ᱱᱚᱣᱟ ᱯᱚᱨᱚᱵᱽ ᱦᱤᱡᱩᱜ ᱠᱟᱱ ᱛᱟᱵᱚᱱᱟ ᱛᱚ ᱪᱚᱞᱚ ᱜᱟᱛᱮ ᱠᱚ ᱪᱟᱞᱟᱜ ᱟᱵᱚᱱ ᱟᱨ ᱪᱟᱞᱟᱣ ᱠᱟᱛᱮ ᱵᱚᱱ ᱛᱷᱚᱲᱟ ᱥᱟ ᱵᱚᱱ ᱜᱟᱞᱢᱟᱨᱟᱜᱼᱟ ᱢᱟᱱᱮ ᱨᱚᱯᱚᱲ ᱟᱵᱚᱱ ᱜᱟᱛᱮ ᱠᱚ ᱛᱮᱦᱮᱧᱚᱜ ᱦᱮᱡ ᱦᱩᱭᱮᱱᱟ ᱢᱤᱫ ᱫᱟᱫᱟ ᱦᱚᱲ ᱴᱷᱮᱱ ᱟᱹᱛᱩ ᱨᱮᱱ ᱠᱟᱱ ᱜᱮᱭᱟᱭ ᱟᱨ ᱛᱮᱦᱮᱧᱚᱜ ᱵᱚᱱ ᱵᱟᱲᱟᱭᱟ ᱟᱵᱚᱣᱟᱜ ᱱᱚᱣᱟ ᱵᱟᱦᱟ ᱯᱚᱨᱚᱵᱽ ᱪᱮᱫᱟᱜ ᱢᱟᱱᱟᱣ ᱦᱩᱭᱩᱜ ᱠᱟᱱᱟ ᱪᱮᱫ ᱠᱟᱨᱚᱱ ᱛᱮ ᱢᱟᱱᱟᱣ ᱦᱩᱭᱩᱜ ᱠᱟᱱᱟ ᱟᱨ ᱪᱮᱠᱟ ᱞᱮᱠᱟᱛᱮ ᱢᱟᱱᱟᱣ ᱦᱩᱭᱩᱜ ᱠᱟᱱᱟ ᱟᱨ ᱪᱮᱫ ᱠᱚ ᱱᱚᱣᱟ ᱨᱮ ᱞᱟᱜᱟᱜ ᱠᱟᱱᱟ ᱯᱩᱡᱟᱹ ᱨᱮ ᱪᱮᱫ ᱠᱚ ᱞᱟᱜᱟᱜ ᱠᱟᱱᱟ ᱥᱮ ᱟᱭᱢᱟ ᱨᱚᱠᱚᱢᱟᱜ ᱠᱟᱛᱷᱟ ᱵᱚᱱ ᱵᱟᱲᱟᱭᱟᱵᱚᱱ ᱟᱨ ᱢᱚᱛᱞᱚᱵᱽ ᱟᱹᱫᱤᱢ ᱟᱵᱚ ᱟᱹᱫᱤᱵᱟᱹᱥᱤ ᱡᱚ ᱠᱟᱱᱟ ᱵᱚᱱ ᱡᱚ ᱥᱟᱱᱛᱟᱲ ᱥᱚᱢᱟᱡᱽ ᱠᱟᱱ ᱛᱟᱵᱚᱱᱟ ᱟᱵᱚᱣᱟᱜ ᱱᱚᱣᱟ ᱨᱮ ᱟᱹᱫᱤᱢ ᱠᱷᱚᱱ ᱠᱚ ᱢᱟᱱᱟᱣ ᱟᱹᱜᱩᱭᱮᱫ ᱛᱟᱵᱚᱱᱟ ᱵᱟᱦᱟ ᱯᱚᱨᱚᱵᱽ ᱪᱮᱫ ᱠᱟᱨᱚᱱ ᱠᱟᱱᱟ ᱱᱚᱣᱟ ᱨᱮᱱᱟᱜ ᱠᱟᱹᱦᱱᱤ ᱪᱮᱫ ᱢᱮᱱᱟᱜ ᱛᱟᱵᱚᱱᱟ ᱛᱷᱚᱲᱟ ᱜᱟᱱ ᱱᱩᱭ ᱫᱟᱫᱟ ᱦᱚᱛᱮ ᱦᱩᱭᱮ ᱵᱚᱱ ᱵᱟᱲᱟᱭ ᱛᱟᱵᱚᱱᱟ ᱛᱚ ᱟᱹᱰᱤ ᱢᱚᱡᱽ ᱟᱹᱰᱤ ᱨᱟᱹᱥᱠᱟᱹ ᱨᱮᱭᱟᱜ ᱠᱟᱛᱷᱟ ᱫᱟᱫᱟ ᱛᱮᱦᱮᱧ ᱦᱚᱸ ᱟᱵᱚᱣᱟᱜ ᱵᱟᱦᱟ ᱯᱚᱨᱚᱵᱽ ᱠᱟᱱ ᱛᱟᱵᱚᱱᱟ ᱛᱚ ᱡᱚ ᱠᱤ ᱥᱟᱞ ᱨᱮ ᱢᱚᱛᱞᱚᱵᱽ ᱵᱚᱪᱷᱚᱨ ᱨᱮ ᱢᱤᱫ ᱥᱚᱴ ᱦᱤᱡᱩᱜ ᱠᱟᱱ ᱛᱟᱵᱚᱱᱟ ᱱᱚᱣᱟ ᱯᱚᱨᱚᱵᱽ ᱛᱚ ᱛᱷᱚᱲᱟ ᱜᱟᱱ ᱟᱢ ᱴᱷᱮᱱ ᱠᱷᱚᱱ ᱵᱟᱲᱟᱭ ᱢᱟᱱᱮ ᱟᱵᱚ ᱮᱱᱟᱱ ᱦᱤᱞᱳᱜ ᱨᱮ ᱮᱱᱟᱱ ᱦᱤᱞᱳᱜ ᱨᱮ ᱟᱵᱚ ᱫᱚ ᱦᱚᱲ ᱦᱚᱯᱚᱱ ᱜᱮ ᱵᱟᱵᱚᱱ ᱛᱟᱦᱮᱸ ᱠᱟᱱᱟ ᱫᱷᱟᱹᱨᱛᱤ ᱵᱟᱝ ᱴᱨᱟᱜ ᱠᱟᱱ ᱞᱟᱹᱜᱤᱫ ᱛᱮ ᱮᱱᱟᱱ ᱦᱤᱞᱳᱜ ᱨᱮ ᱢᱚᱬᱮ ᱠᱚ ᱛᱩᱨᱩᱭ ᱠᱚ ᱱᱚᱣᱟ ᱫᱟᱜ ᱵᱷᱤᱛᱨᱤ ᱨᱮ ᱵᱟᱦᱟ ᱯᱚᱨᱚᱵᱽ ᱠᱚ ᱯᱩᱡᱟᱹ ᱞᱮᱫᱟ ᱟᱫᱚ ᱚᱱᱟ ᱞᱮᱠᱟᱨᱮ ᱟᱵᱚ ᱟᱵᱚ ᱚᱱᱟ ᱠᱚ ᱫᱷᱟᱹᱨᱛᱤ ᱠᱚ ᱨᱟᱠᱟᱵ ᱠᱮᱫᱟ ᱟᱫᱚ ᱚᱱᱟ ᱞᱮᱠᱟᱛᱮ ᱵᱟᱦᱟ ᱛᱚᱨᱚᱵ ᱵᱟᱦᱟ ᱯᱚᱨᱚᱵᱽ ᱠᱚ ᱢᱮᱱ ᱠᱟᱣᱫᱟ ᱠᱚ ᱢᱟᱱᱟᱣ ᱟᱹᱜᱩᱭᱮᱫᱟ ᱟᱫᱚ ᱮᱱᱟᱱ ᱦᱚᱸᱠᱚ ᱢᱮᱱᱮᱫ ᱛᱟᱦᱮᱱᱟ ᱫᱷᱟᱹᱨᱛᱤ ᱵᱟᱝ ᱛᱟᱦᱮᱸ ᱠᱟᱱᱟ ᱟᱫᱚ ᱱᱤᱛ ᱫᱚ ᱩᱱ ᱮᱱᱟᱱ ᱦᱤᱞᱳᱜ ᱨᱮ ᱩᱱᱠᱩ ᱡᱟᱦᱟᱸᱭ ᱠᱚ ᱫᱟᱫᱟ ᱠᱚ ᱟᱹᱜᱤᱞ ᱦᱟᱯᱲᱟᱢ ᱠᱚ ᱠᱚ ᱠᱤᱥᱟᱹ ᱟᱹᱜᱩ ᱟᱠᱟᱫᱟ ᱵᱚᱞᱮ ᱱᱚᱣᱟ ᱫᱷᱟᱹᱨᱛᱤ ᱢᱟ ᱵᱟᱝᱢᱟ ᱵᱟᱝᱢᱟ ᱛᱟᱦᱮᱸ ᱵᱟᱝ ᱛᱟᱦᱮᱸ ᱠᱟᱱᱟ ᱟᱫᱚ ᱚᱱᱟ ᱞᱮᱠᱟᱛᱮ ᱢᱚᱬᱮ ᱠᱚ ᱛᱩᱨᱩᱭ ᱠᱚ ᱯᱩᱡᱟᱹ ᱞᱮᱱᱟ ᱚᱱᱟ ᱞᱮᱠᱟᱛᱮ ᱟᱵᱚ ᱴᱚᱞᱟ ᱴᱟᱺᱰᱤ ᱠᱚ ᱵᱮᱱᱟᱣ ᱠᱮᱫᱟ ᱴᱚᱞᱟ ᱴᱟᱺᱰᱤ ᱵᱮᱱᱟᱣ ᱠᱟᱛᱮ ᱟᱵᱚ ᱫᱚ ᱟᱵᱚ ᱫᱚ ᱱᱟᱭᱠᱮ ᱦᱟᱲᱟᱢ ᱡᱟᱦᱮᱨ ᱛᱷᱟᱱ ᱜᱚᱴ ᱛᱷᱟᱱ ᱠᱚ ᱵᱮᱱᱟᱣ ᱠᱮᱫᱟ ᱢᱟᱺᱡᱷᱤ ᱛᱷᱟᱱ ᱠᱚ ᱵᱮᱱᱟᱣ ᱠᱮᱫᱟ ᱟᱫᱚ ᱚᱱᱟ ᱞᱮᱠᱟᱨᱮ ᱟᱵᱚ ᱫᱚ ᱚᱸᱰᱮ ᱠᱚ ᱥᱟᱯᱷᱟ ᱥᱟᱡᱽᱲᱟᱣ ᱥᱟᱡᱟᱣ ᱠᱮᱫᱟ ᱠᱚ ᱵᱟᱨᱭᱟ ᱫᱚ ᱯᱮᱭᱟ ᱞᱟᱹᱛᱤ ᱥᱩᱛᱟᱹ ᱢᱤᱫᱴᱮᱱ ᱥᱟᱹᱜᱩᱱ ᱴᱷᱤᱞᱤ ᱢᱤᱫᱴᱮᱱ ᱵᱟᱦᱟ ᱫᱟᱹᱣᱲᱟᱹ ᱢᱤᱫᱴᱮᱱ ᱦᱟᱴᱟᱜ ᱟᱨ ᱟᱨ ᱞᱚᱴᱟ ᱱᱟᱭᱠᱮᱭᱟᱜ ᱞᱚᱴᱟ ᱫᱟᱜ ᱟᱨ ᱡᱟᱦᱮᱨ ᱛᱮᱠᱚ ᱪᱟᱞᱟᱜᱼᱟ ᱴᱟᱢᱟᱠᱟᱱ ᱞᱟᱹᱭ ᱛᱮ ᱚᱸᱰᱮ ᱠᱷᱚᱱ ᱠᱚ ᱯᱩᱡᱟᱹ ᱠᱟᱛᱮ ᱠᱚ ᱨᱩᱣᱟᱹᱲᱟ ᱟᱫᱚ ᱚᱱᱟ ᱚᱸᱰᱮ ᱠᱷᱚᱱ ᱨᱩᱣᱟᱹᱲ ᱠᱟᱛᱮ ᱚᱲᱟᱜ ᱚᱲᱟᱜ ᱚᱲᱟᱜ ᱚᱲᱟᱜ ᱵᱟᱦᱟ ᱯᱚᱨᱚᱵᱽ ᱠᱚ ᱢᱟᱱᱟᱣᱟ ᱟᱫᱚ ᱱᱟᱭᱠᱮ ᱫᱚ ᱡᱟᱸᱜᱟ ᱠᱚ ᱟᱹᱨᱩᱵᱮᱭᱟ ᱟᱫᱚ ᱱᱟᱭᱠᱮ ᱟᱹᱨᱩᱵ ᱡᱟᱸᱜᱟ ᱵᱟᱦᱟᱭ ᱪᱟᱞ ᱟᱠᱚᱣᱟ ᱩᱱ ᱡᱚᱠᱷᱮᱡ ᱜᱮ ᱵᱟᱝᱢᱟ ᱥᱟᱹᱨᱤ ᱥᱮ ᱱᱟᱥᱮ ᱠᱟᱱᱟ ᱡᱟᱭ ᱫᱟᱫᱟ ᱟᱹᱜᱤᱞ ᱦᱟᱯᱲᱟᱢᱟᱜ ᱠᱟᱛᱷᱟ ᱟᱨ ᱵᱤᱪᱟᱹᱨ ᱠᱚ ᱢᱮᱱ ᱠᱟᱣᱫᱟ ᱩᱱ ᱡᱚᱠᱷᱮᱡ ᱜᱮ ᱵᱟᱝᱢᱟ ᱠᱟᱹᱪᱤᱢ ᱠᱩᱢᱟᱹᱨ ᱛᱟᱠᱚ ᱡᱟᱸᱜᱟ ᱨᱮᱠᱚ ᱥᱤᱠᱲᱤ ᱞᱮᱫᱮᱭᱟ ᱟᱫᱚ ᱚᱱᱟ ᱛᱮ ᱫᱷᱟᱹᱨᱛᱤ ᱫᱚ ᱴᱟᱨᱦᱟᱣ ᱞᱮᱱᱟ ᱟᱫᱚ ᱚᱱᱟ ᱧᱩᱛᱩᱢ ᱛᱮ ᱵᱟᱦᱟ ᱯᱚᱨᱚᱵᱽ ᱵᱚᱱ ᱢᱟᱱᱟᱣ ᱤᱫᱤᱭᱮ ᱠᱟᱱᱟ ᱥᱟᱱᱛᱟᱲ ᱥᱚᱢᱟᱡᱽ ᱦᱚᱯᱚᱱ ᱜᱚᱴᱟ ᱜᱮ ᱫᱩᱱᱤᱭᱟᱹ ᱜᱮᱵᱚᱱ ᱢᱟᱱᱟᱣᱫᱟ ᱟᱨ ᱜᱚᱴᱟ ᱫᱤᱥᱚᱢ ᱜᱮ ᱟᱨ ᱱᱤᱛ ᱦᱟᱹᱵᱤᱡ ᱨᱮᱦᱚᱸ ᱢᱟᱱᱟᱣ ᱨᱮᱜᱮ ᱢᱮᱱᱟᱜ ᱵᱚᱱᱟ ᱟᱪᱪᱷᱟ ᱫᱟ ᱟᱨ ᱢᱤᱫᱴᱮᱡ ᱱᱚᱣᱟ ᱢᱮᱱᱚᱜ ᱠᱟᱱᱟ ᱡᱚ ᱠᱤ ᱟᱵᱚ ᱵᱟᱦᱟ ᱯᱚᱨᱚᱵᱽ ᱡᱚ ᱢᱟᱱᱟᱣ ᱦᱩᱭᱩᱜ ᱠᱟᱱᱟ ᱱᱚᱣᱟ ᱠᱚ ᱯᱩᱡᱟᱹ ᱯᱟᱴ ᱨᱮ ᱪᱮᱫ ᱠᱚ ᱞᱟᱜᱟᱜ ᱠᱟᱱ ᱛᱟᱵᱚᱱᱟ ᱡᱚ ᱠᱤ ᱟᱵᱚᱣᱟᱜ ᱡᱚ ᱢᱚᱛᱞᱚᱵ ᱯᱩᱡᱟᱹ ᱯᱟᱴ ᱦᱩᱭᱩᱜ ᱠᱟᱱ ᱛᱟᱵᱚᱱᱟ ᱚᱱᱟ ᱠᱚᱨᱮ ᱡᱚ ᱥᱟᱢᱟᱱ ᱥᱚᱨ ᱥᱟᱢᱟᱱ ᱞᱟᱜᱟᱜ ᱠᱟᱱ ᱛᱟᱵᱚᱱᱟ ᱪᱮᱫ ᱠᱚ ᱞᱟᱜᱟᱜ ᱠᱟᱱ ᱛᱟᱵᱚᱱᱟ ᱛᱷᱚᱲᱟ ᱠᱚ ᱞᱟᱹᱭ ᱧᱚᱜ ᱛᱟᱞᱟᱝ ᱢᱮ ᱞᱟᱜᱟᱜ ᱠᱟᱱᱟ ᱯᱮᱭᱟ ᱫᱚ ᱞᱟᱹᱛᱤ ᱥᱩᱛᱟᱹᱢ ᱢᱤᱫᱴᱮᱱ ᱥᱟᱹᱜᱩᱱ ᱴᱷᱤᱞᱤ ᱢᱤᱫᱴᱮᱱ ᱵᱟᱦᱟ ᱫᱟᱹᱣᱲᱟᱹ ᱢᱤᱫᱴᱮᱱ ᱫᱚ ᱱᱟᱣᱟ ᱦᱟᱴᱟᱜ ᱟᱨ ᱱᱟᱭᱠᱮ ᱞᱟᱹᱜᱤᱫ ᱚᱱᱟ ᱠᱚ ᱢᱮᱱᱮᱫ ᱠᱟᱱᱟ ᱢᱤᱫᱴᱮᱱ ᱯᱟᱹᱧᱪᱤ ᱞᱟᱜᱟᱜ ᱠᱟᱱᱟ ᱟᱨ ᱚᱱᱟ ᱩᱱᱤᱭᱟᱜ ᱩᱱᱠᱩᱣᱟᱜ ᱥᱟᱡᱽ ᱥᱟᱯᱲᱟᱣ ᱛᱟᱦᱮᱱ ᱠᱟᱱᱟ ᱢᱤᱫᱴᱮᱱ ᱫᱚ ᱠᱟᱹᱯᱤ ᱱᱟᱭᱠᱮ ᱦᱟᱛ ᱨᱮᱫᱚ ᱛᱟᱦᱮᱱ ᱠᱟᱱᱟ ᱟᱫᱚ ᱚᱱᱟ ᱦᱮᱞᱢᱮᱴ ᱠᱟᱛᱮ ᱵᱟᱦᱟ ᱫᱚᱠᱚ ᱯᱩᱡᱟᱹᱜ ᱠᱟᱱᱟ ᱮᱱᱟᱱ ᱨᱮ ᱥᱟᱱᱛᱟᱲ ᱥᱚᱢᱟᱡᱽ ᱦᱚᱲ ᱦᱚᱯᱚᱱᱟᱜ ᱱᱤᱭᱚᱢ ᱠᱟᱱᱟ ᱟᱨ ᱵᱟᱝᱢᱟ ᱠᱚ ᱢᱮᱱᱟ ᱟᱜ ᱥᱟᱨ ᱦᱚᱸ ᱛᱟᱦᱮᱸ ᱠᱟᱱᱟ ᱟᱫᱚ ᱱᱤᱛᱚᱜ ᱫᱚ ᱟᱜ ᱥᱟᱨ ᱫᱚ ᱵᱟᱠᱚ ᱤᱫᱤᱭᱮᱫᱟ ᱮᱱᱠᱷᱟᱱ ᱟᱜ ᱥᱟᱨ ᱦᱚᱸ ᱛᱟᱦᱮᱸ ᱫᱚ ᱛᱟᱦᱮᱸ ᱠᱟᱱ ᱜᱮᱭᱟ ᱟᱜ ᱥᱟᱨ ᱠᱚ ᱯᱩᱡᱟᱹᱣᱟᱜ ᱠᱟᱱ ᱜᱮᱭᱟ ᱢᱟᱱᱮ ᱱᱚᱛᱮ ᱢᱚᱛᱞᱚᱵ ᱡᱮᱞᱮᱠᱟ ᱟᱵᱚ ᱥᱟᱱᱛᱟᱲ ᱥᱚᱢᱟᱡᱽ ᱱᱤᱛᱚᱜ ᱧᱮᱞᱚᱜ ᱠᱟᱱᱟ ᱞᱟᱦᱟᱛᱮ ᱠᱷᱚᱱ ᱠᱤᱪᱷᱩ ᱟᱹᱰᱤ ᱜᱮᱵᱚᱱ ᱵᱚᱫᱚᱞ ᱵᱚᱫᱚᱞ ᱱᱤᱭᱚᱢ ᱟᱹᱨᱤᱪᱟᱹᱞᱤ ᱵᱚᱫᱚᱞ ᱪᱟᱞᱟᱜ ᱠᱟᱱᱟ ᱛᱚ ᱱᱚᱝᱠᱟ ᱫᱚ ᱵᱟᱝ ᱦᱩᱭᱩᱜ ᱞᱟᱹᱭ ᱠᱟᱱᱟ ᱵᱚᱫᱚᱞᱚᱜ ᱫᱚ ᱵᱟᱝ ᱞᱟᱹᱭ ᱠᱟᱱᱟ ᱵᱚᱫᱚᱞᱚᱜ ᱢᱮ ᱚᱱᱟ ᱫᱚ ᱠᱳᱭ ᱫᱤᱠᱠᱟᱹᱛ ᱵᱟᱹᱱᱩᱜᱼᱟ ᱞᱮᱠᱤᱱ ᱟᱵᱚᱣᱟᱜ ᱡᱮ ᱥᱟᱱᱛᱟᱲ ᱥᱚᱢᱟᱡᱽ ᱨᱮᱱᱟᱜ ᱟᱹᱨᱤᱪᱟᱹᱞᱤ ᱠᱟᱱ ᱛᱟᱵᱚᱱᱟ ᱚᱱᱟ ᱫᱚ ᱵᱟᱵᱚᱱ ᱵᱚᱫᱚᱞ ᱢᱟ ᱡᱮ ᱚᱱᱟ ᱱᱤᱭᱚᱢ ᱠᱟᱱ ᱛᱟᱵᱚᱱᱟ ᱟᱵᱚ ᱥᱟᱱᱛᱟᱲ ᱥᱚᱢᱟᱡᱽ ᱨᱮᱱᱟᱜ ᱚᱱᱟ ᱫᱚ ᱡᱮᱢᱚᱱ ᱵᱟᱵᱚᱱ ᱵᱚᱫᱚᱞ ᱢᱟ ᱦᱮᱸ ᱟᱫᱚ ᱮᱱᱛᱮᱫ ᱚᱱᱟ ᱪᱟᱞᱟᱜ ᱨᱮᱜᱮ ᱛᱟᱦᱮᱱ ᱡᱮᱢᱚᱱ ᱢᱚᱡᱽ ᱛᱮ ᱥᱟᱱᱛᱟᱲ ᱥᱚᱢᱟᱡᱽ ᱟᱹᱨᱤᱪᱟᱹᱞᱤ ᱱᱚᱣᱟ ᱟᱞᱚ ᱵᱚᱱ ᱦᱤᱲᱤᱧᱟ ᱟᱨ ᱵᱟᱠᱷᱟᱱ ᱪᱤᱠᱟᱹᱛᱮ ᱮᱱᱛᱮᱫ ᱫᱤᱥᱚᱢ ᱪᱟᱞᱟᱜ ᱨᱚᱯᱷᱟ ᱛᱟᱦᱮᱱ ᱛᱟᱵᱚᱱᱟ ᱟᱨ ᱠᱚ ᱢᱮᱱ ᱠᱟᱣᱫᱟ ᱢᱤᱫᱴᱟᱝ ᱚᱸᱰᱮ ᱦᱚᱸ ᱫᱤᱥᱚᱢ ᱩᱱᱠᱩ ᱦᱤᱲᱤᱧ ᱦᱤᱲᱤᱧ ᱮᱫᱟᱠᱚ ᱟᱛᱳ ᱴᱚᱞᱟ ᱥᱟᱱᱛᱟᱲ ᱥᱚᱢᱟᱡᱽ ᱨᱮᱱ ᱟᱵᱚ ᱢᱟᱱᱣᱟ ᱵᱚᱱ ᱦᱤᱲᱤᱧ ᱮᱫᱟ ᱢᱤᱫ ᱫᱚ ᱠᱷᱮᱨᱪᱚ ᱠᱟᱹᱯᱤ ᱦᱚᱸ ᱛᱟᱦᱮᱱ ᱠᱟᱱᱟ ᱚᱱᱟ ᱦᱚᱸ ᱵᱚᱱ ᱦᱤᱲᱤᱧ ᱮᱫᱟ ᱢᱮᱱᱠᱷᱟᱱ ᱚᱱᱟ ᱦᱚᱸ ᱞᱟᱜᱟᱜ ᱠᱟᱱᱟ ᱫᱮᱵᱽ ᱛᱟᱞᱟ ᱨᱮᱫᱚ ᱠᱟᱹᱯᱤ ᱞᱟᱜᱟᱜ ᱠᱟᱱᱟ ᱟᱜᱼᱥᱟᱨ ᱞᱟᱜᱟᱜ ᱠᱟᱱᱟ ᱢᱮᱱᱠᱷᱟᱱ ᱚᱱᱟ ᱦᱚᱸᱠᱚ ᱦᱤᱲᱤᱧ ᱮᱫᱟ ᱟᱨ ᱠᱷᱮᱨᱪᱚ ᱠᱟᱹᱯᱤ ᱦᱚᱸ ᱞᱟᱜᱟᱜ ᱠᱟᱱᱟ ᱢᱮᱱ ᱠᱷᱮᱨᱪᱚ ᱴᱮᱸᱜᱚᱡ ᱦᱚᱸ ᱞᱟᱜᱟᱜ ᱠᱟᱱᱟ ᱚᱱᱟ ᱦᱚᱸᱠᱚ ᱦᱤᱲᱤᱧ ᱮᱫᱟ ᱱᱤᱛᱚᱜ ᱟᱹᱨᱤᱪᱟᱹᱞᱤ ᱚᱠᱟ ᱨᱮᱦᱚᱸ ᱵᱟᱠᱚ ᱢᱮᱱ ᱵᱟᱠᱚ ᱪᱟᱞᱟᱣᱮᱫ ᱠᱟᱱᱟ ᱟᱫᱚ ᱱᱤᱛᱚᱜ ᱟᱫᱚᱢ ᱟᱫᱚᱢ ᱦᱚᱲ ᱠᱚ ᱵᱟᱰᱟᱭᱟ ᱟᱫᱚᱢ ᱟᱫᱚᱢ ᱦᱚᱲ ᱫᱚ ᱵᱟᱠᱚ ᱵᱟᱲᱟᱭᱟ ᱛᱚᱵᱮ ᱜᱟᱛᱮ ᱠᱚ ᱟᱵᱚ ᱱᱩᱭ ᱫᱟᱫᱟ ᱦᱚᱲ ᱡᱩᱞᱠᱟᱭ ᱞᱟᱹᱭᱟᱫ ᱵᱚᱱᱟ ᱵᱟᱦᱟ ᱯᱚᱨᱚᱵᱽ ᱪᱮᱫᱟᱜ ᱵᱚᱱ ᱢᱟᱱᱟᱣ ᱮᱫᱟ ᱟᱵᱚ ᱥᱟᱱᱛᱟᱲ ᱥᱚᱢᱟᱡᱽ ᱨᱮ ᱥᱟᱱᱛᱟᱲ ᱥᱚᱢᱟᱡᱽ ᱨᱮᱱᱟᱜ ᱟᱹᱨᱤᱪᱟᱹᱞᱤ ᱟᱵᱚ ᱟᱹᱫᱤᱵᱟᱹᱥᱤ ᱥᱟᱱᱛᱟᱲ ᱥᱚᱢᱟᱡᱽ ᱨᱮ ᱵᱟᱦᱟ ᱯᱚᱨᱚᱵᱽ ᱪᱮᱫᱟᱜ ᱢᱟᱱᱟᱣ ᱦᱩᱭᱩᱜ ᱠᱟᱱᱟ ᱟᱨ ᱪᱮᱫ ᱠᱟᱨᱚᱱ ᱛᱮᱵᱚᱱ ᱢᱟᱱᱟᱣ ᱮᱫᱟ ᱥᱮ ᱪᱮᱫ ᱞᱮᱠᱟᱛᱮ ᱟᱹᱫᱤᱢ ᱠᱷᱚᱱ ᱢᱟᱱᱟᱣ ᱦᱮᱡ ᱦᱩᱭ ᱟᱠᱟᱱᱟ ᱟᱨ ᱱᱚᱝᱠᱟ ᱜᱮᱵᱚᱱ ᱢᱟᱱᱟᱣ ᱤᱫᱤ ᱢᱟ ᱛᱚ ᱱᱩᱭ ᱫᱟᱫᱟ ᱦᱚᱲᱮ ᱞᱟᱹᱭ ᱠᱟᱜ ᱞᱟᱹᱭ ᱟᱫ ᱵᱚᱱᱟᱭ ᱛᱚᱵᱮ ᱫᱟ ᱟᱢᱟᱜ ᱱᱚᱣᱟ ᱥᱟᱱᱛᱟᱞ ᱥᱚᱢᱟᱡᱽ ᱨᱮᱱᱟᱜ ᱡᱚ ᱠᱟᱛᱷᱟᱢ ᱞᱟᱹᱭ ᱠᱮᱫ ᱛᱟᱵᱚᱱᱟ ᱵᱟᱦᱟ ᱯᱚᱨᱚᱵᱽ ᱵᱟᱨᱮᱛᱮ ᱟᱹᱰᱤ ᱢᱚᱡᱽ ᱜᱮ ᱵᱩᱡᱷᱟᱹᱣᱱᱟ ᱟᱢᱟᱜ ᱨᱚᱲ ᱟᱸᱡᱚᱢ ᱠᱟᱛᱮ ᱟᱨ ᱟᱹᱰᱤ ᱨᱟᱹᱥᱠᱟᱹ ᱨᱮᱱᱟᱜ ᱠᱟᱛᱷᱟ ᱟᱹᱰᱤ ᱢᱚᱡᱽ ᱮᱢ ᱞᱟᱹᱭ ᱠᱮᱫ ᱛᱟᱵᱚᱱᱟ ᱛᱚ ᱛᱷᱚᱲᱟ ᱜᱟᱱ ᱱᱚᱣᱟ ᱥᱟᱱᱛᱟᱞ ᱥᱚᱢᱟᱡᱽ ᱵᱟᱨᱮᱛᱮ ᱢᱤᱫ ᱵᱟᱨ ᱠᱟᱛᱷᱟᱢ ᱞᱟᱹᱭ ᱛᱟᱵᱚᱱ ᱢᱮ ᱟᱨ ᱪᱮᱫ ᱞᱮᱠᱟ ᱪᱟᱞᱟᱜ ᱞᱮᱠ ᱠᱟᱱ ᱛᱟᱵᱚᱱᱟ ᱦᱚᱨ ᱰᱟᱦᱟᱨ ᱪᱮᱫ ᱞᱮᱠᱟ ᱯᱟᱸᱡᱟ ᱞᱮᱠ ᱠᱟᱱ ᱛᱟᱵᱚᱱᱟ ᱛᱷᱚᱲᱟ ᱜᱟᱱ ᱟᱵᱚ ᱞᱟᱹᱭ ᱟᱸᱡᱚᱢ ᱟᱵᱚᱱ ᱢᱮ ᱢᱟᱱᱮ ᱟᱵᱚ ᱥᱟᱱᱛᱟᱲ ᱦᱚᱯᱚᱱ ᱱᱚᱣᱟ ᱟᱹᱨᱤᱪᱟᱹᱞᱤ ᱵᱚᱱ ᱪᱟᱞᱟᱜᱼᱟ ᱟᱨ ᱢᱚᱡᱽ ᱛᱮ ᱱᱟᱯᱟᱭ ᱛᱮᱵᱚᱱ ᱱᱤᱵᱷᱟᱹᱣᱟ ᱡᱮᱢᱚᱱ ᱟᱜᱮ ᱪᱟᱞᱛᱮ ᱜᱤᱫᱟᱹᱨ ᱠᱚ ᱯᱤᱫᱟᱹᱨ ᱠᱚ ᱧᱮᱞ ᱛᱟᱵᱚᱱ ᱟᱨ ᱵᱟᱠᱷᱟᱱ ᱢᱟ ᱜᱤᱫᱟᱹᱨ ᱯᱤᱫᱟᱹᱨ ᱦᱚᱸᱠᱚ ᱦᱤᱲᱤᱧ ᱛᱟᱵᱚᱱᱟ ᱪᱮᱫᱟᱜ ᱮᱱᱛᱮᱫ ᱱᱚᱣᱟ ᱟᱹᱨᱤᱪᱟᱹᱞᱤ ᱵᱚᱱ ᱵᱟᱹᱜᱤᱭᱟᱜ ᱠᱷᱟᱱ ᱵᱚᱞᱮ ᱛᱟᱭᱱᱚᱢ ᱫᱟᱨᱟᱢ ᱜᱤᱫᱽᱨᱟᱹ ᱵᱟᱠᱚ ᱧᱮᱞ ᱫᱟᱲᱮ ᱛᱟᱵᱚᱱᱟ ᱟᱫᱚ ᱚᱱᱟ ᱤᱭᱟᱹᱛᱮ ᱟᱹᱛᱩ ᱟᱹᱛᱩ ᱱᱟᱭᱠᱮ ᱠᱚ ᱛᱟᱦᱮᱱ ᱠᱟᱱᱟ ᱟᱹᱛᱩ ᱟᱹᱛᱩ ᱡᱚᱜᱽ ᱢᱟᱺᱡᱷᱤ ᱴᱷᱮᱱ ᱯᱟᱨᱟᱱᱤᱠ ᱠᱚ ᱛᱟᱦᱮᱱ ᱠᱟᱱᱟ ᱚᱱᱟ ᱤᱭᱟᱹᱛᱮ ᱟᱹᱨᱤᱪᱟᱹᱞᱤ ᱱᱚᱣᱟ ᱫᱚᱦᱚᱭ ᱞᱟᱹᱜᱤᱫ ᱠᱚ ᱛᱟᱦᱮᱱ ᱠᱟᱱᱟ ᱟᱨ ᱡᱚᱛᱚ ᱵᱚᱭᱦᱟ ᱜᱮᱵᱚᱱ ᱢᱚᱡᱽ ᱛᱮ ᱱᱟᱯᱟᱭ ᱛᱮᱵᱚᱱ ᱱᱤᱵᱷᱟᱹᱣᱟ ᱱᱚᱣᱟ ᱟᱹᱨᱤᱪᱟᱹᱞᱤ ᱵᱚᱱ ᱡᱚᱜᱟᱣ ᱫᱚᱦᱚᱭ ᱛᱟᱵᱚᱱᱟ ᱜᱟᱛᱮ ᱠᱚ ᱟᱵᱚ ᱥᱟᱱᱛᱟᱲ ᱥᱚᱢᱟᱡᱽ ᱱᱤᱛᱚᱜ ᱧᱮᱞᱚᱜ ᱠᱟᱱᱟ ᱵᱚᱞᱮ ᱡᱚᱠᱤ ᱪᱷᱟᱹᱛᱤᱠ ᱠᱚ ᱟᱵᱚ ᱟᱹᱰᱤ ᱛᱟᱭᱱᱚᱢ ᱨᱮ ᱢᱮᱱᱟᱜ ᱵᱚᱱᱟ ᱪᱷᱟᱹᱛᱤᱠ ᱠᱚ ᱠᱷᱚᱱ ᱟᱨ ᱡᱮᱞᱮᱠᱟ ᱧᱮᱞᱚᱜ ᱠᱟᱱᱟ ᱟᱵᱚ ᱥᱟᱱᱛᱟᱲ ᱥᱚᱢᱟᱡᱽ ᱟᱨ ᱟᱵᱚ ᱥᱟᱱᱛᱟᱲ ᱫᱤᱥᱚᱢ ᱡᱮᱞᱮᱠᱟ ᱧᱮᱞᱚᱜ ᱠᱟᱱ ᱛᱟᱵᱚᱱᱟ ᱛᱚ ᱫᱟᱫᱟ ᱦᱚᱲ ᱢᱤᱫ ᱵᱟᱨ ᱠᱟᱛᱷᱟᱭ ᱨᱚᱲ ᱛᱟᱵᱚᱱᱟ ᱚᱱᱟ ᱵᱟᱨᱮᱛᱮ ᱞᱟᱹᱭ ᱛᱟᱵᱚᱱᱟᱭ ᱪᱮᱫᱟᱜ ᱤᱱᱟᱹᱜ ᱛᱟᱭᱱᱚᱢ ᱢᱮᱱᱟᱜ ᱵᱚᱱᱟ ᱟᱨ ᱢᱟᱱᱮ ᱪᱮᱫ ᱠᱟᱨᱚᱱ ᱛᱮ ᱟᱵᱚ ᱞᱟᱦᱟ ᱵᱚᱱ ᱠᱷᱚᱡᱚᱜ ᱠᱟᱱᱟ ᱪᱷᱟᱹᱛᱤᱠ ᱠᱚ ᱠᱷᱚᱡ ᱟᱵᱚ ᱫᱚ ᱵᱚᱭᱦᱟ ᱠᱚ ᱟᱨ ᱟᱵᱚ ᱥᱟᱱᱛᱟᱲ ᱥᱚᱢᱟᱡᱽ ᱱᱚᱣᱟ ᱤᱭᱟᱹᱛᱮ ᱵᱚᱞᱮ ᱫᱤᱠᱩ ᱥᱚᱸᱜᱮ ᱛᱮ ᱟᱵᱚ ᱵᱟᱵᱚᱱ ᱯᱷᱟᱹᱜᱩᱜ ᱠᱟᱱᱟ ᱟᱨ ᱵᱟᱵᱚᱱ ᱢᱟᱱᱟᱣᱫᱟ ᱟᱵᱚ ᱫᱚ ᱮᱱᱛᱮᱫ ᱟᱹᱰᱤ ᱥᱟᱯᱷᱟ ᱥᱟᱹᱯᱷᱤ ᱦᱚᱲ ᱠᱟᱱᱟ ᱵᱚᱱ ᱥᱟᱱᱛᱟᱲ ᱥᱚᱢᱟᱡᱽ ᱫᱚ ᱟᱹᱰᱤ ᱥᱟᱯᱷᱟ ᱥᱟᱹᱯᱷᱤ ᱦᱚᱲ ᱠᱟᱱᱟ ᱵᱚᱱ ᱟᱵᱚ ᱛᱟᱞᱟ ᱨᱮ ᱟᱵᱚ ᱛᱟᱞᱟ ᱨᱮ ᱨᱚᱝ ᱮᱱᱮᱡ ᱵᱟᱹᱱᱩᱜᱼᱟ ᱯᱷᱟᱹᱜᱩᱣᱟᱹ ᱨᱮᱭᱟᱜ ᱠᱷᱟᱹᱞᱤ ᱫᱟᱜ ᱛᱮ ᱮᱱᱟᱱ ᱨᱮ ᱡᱩᱫᱟᱹ ᱪᱮᱫᱟᱜ ᱮᱱᱛᱮᱫ ᱢᱚᱬᱮ ᱠᱚ ᱛᱩᱨᱩᱭ ᱠᱚ ᱫᱟᱜ ᱨᱮᱠᱚ ᱯᱩᱡᱟᱹ ᱞᱮᱱᱟ ᱚᱱᱟ ᱤᱭᱟᱹᱛᱮ ᱟᱵᱚ ᱫᱚ ᱮᱱᱟᱱ ᱦᱤᱞᱟᱹᱜ ᱠᱷᱚᱱ ᱜᱮ ᱡᱟᱦᱟᱸᱭ ᱠᱚ ᱫᱟᱫᱟ ᱠᱚ ᱟᱹᱜᱤᱞ ᱠᱚ ᱦᱟᱯᱲᱟᱢ ᱠᱚᱠᱚ ᱢᱮᱱ ᱟᱹᱜᱩ ᱟᱠᱟᱫᱟ ᱟᱵᱚ ᱫᱚ ᱨᱚᱝ ᱫᱚ ᱵᱟᱝ ᱜᱟᱱᱚᱜᱼᱟ ᱟᱨ ᱵᱚᱭᱦᱟ ᱠᱚ ᱢᱤᱫᱴᱮᱱ ᱤᱧ ᱦᱤᱲᱤᱧ ᱟᱠᱟᱫ ᱛᱟᱵᱚᱱ ᱛᱟᱦᱮᱱᱟ ᱥᱟᱡᱽ ᱥᱟᱯᱲᱟᱣ ᱫᱚ ᱢᱤᱫᱴᱮᱱ ᱥᱟᱠᱣᱟ ᱦᱚᱸ ᱛᱟᱦᱮᱱ ᱡᱟᱹᱨᱩᱲ ᱜᱮᱭᱟ ᱟᱵᱚ ᱛᱟᱞᱟ ᱨᱮ ᱥᱟᱠᱣᱟ ᱢᱩᱨᱞᱤ ᱵᱚᱞᱮ ᱵᱟᱦᱟ ᱯᱚᱨᱚᱵᱽ ᱨᱮᱫᱚ ᱚᱱᱟ ᱥᱟᱞᱟᱜ ᱦᱚᱸ ᱛᱟᱦᱮᱱᱟ ᱚᱱᱟ ᱦᱚᱸ ᱟᱹᱰᱤ ᱡᱟᱹᱨᱩᱲ ᱜᱮᱭᱟ ᱟᱫᱚ ᱫᱤᱠᱩ ᱠᱷᱚᱱ ᱞᱟᱦᱟᱜ ᱠᱷᱚᱱ ᱵᱚᱱ ᱞᱟᱦᱟᱜ ᱠᱟᱱ ᱵᱚᱱ ᱟᱵᱚ ᱯᱚᱨᱚᱵᱽ ᱨᱮ ᱱᱚᱣᱟ ᱫᱚ ᱱᱚᱣᱟ ᱫᱚ ᱟᱵᱚ ᱨᱚᱝ ᱛᱮ ᱟᱞᱚ ᱠᱷᱮᱞᱳᱰ ᱞᱟᱹᱜᱤᱫ ᱱᱚᱣᱟ ᱫᱚ ᱠᱷᱟᱹᱞᱤ ᱫᱟᱜ ᱟᱨ ᱫᱟᱜ ᱜᱮ ᱟᱵᱚ ᱫᱚᱵᱚᱱ ᱠᱷᱮᱞᱳᱰ ᱟᱨ ᱯᱩᱡᱟᱹ ᱫᱮᱵᱽ ᱢᱩᱱ ᱦᱚᱸ ᱟᱵᱚ ᱫᱚ ᱨᱚᱝ ᱨᱮᱫᱚ ᱵᱟᱵᱚᱱ ᱢᱮᱥᱟᱞᱮᱫ ᱠᱚᱣᱟ ᱟᱨ ᱵᱟᱠᱚ ᱢᱮᱥᱟᱞᱚᱜ ᱠᱟᱱ ᱛᱟᱵᱚᱱᱟ ᱚᱱᱟ ᱤᱭᱟᱹᱛᱮ ᱟᱵᱚ ᱫᱚ ᱯᱷᱟᱹᱜᱩᱣᱟᱹ ᱵᱟᱦᱟ ᱯᱚᱨᱚᱵᱽ ᱫᱚ ᱚᱱᱟ ᱛᱮᱵᱚᱱ ᱞᱟᱦᱟ ᱯᱚᱨᱚᱵᱽ ᱞᱟᱦᱟ ᱨᱮᱜᱮ ᱵᱚᱱ ᱯᱩᱡᱟᱹᱜ ᱠᱟᱱᱟ ᱜᱚᱴᱟ ᱫᱤᱥᱚᱢ ᱜᱮ ᱥᱟᱱᱛᱟᱲ ᱥᱚᱢᱟᱡᱽ ᱛᱤᱱᱟᱹᱜ ᱢᱮᱱᱟᱜᱼᱟ ᱚᱱᱟ ᱡᱚᱛᱚ ᱜᱮ ᱞᱟᱦᱟ ᱨᱮᱜᱮ ᱵᱚᱱ ᱯᱩᱡᱟᱹᱜ ᱠᱟᱱᱟ ᱟᱫᱚ ᱵᱚᱭᱦᱟ ᱠᱚ ᱱᱚᱰᱮ ᱜᱮ ᱤᱧ ᱫᱚᱧ ᱢᱩᱪᱟᱹᱫ ᱮᱫ ᱛᱟᱵᱚᱱᱟ ᱛᱚ ᱱᱚᱜᱼᱚᱭ ᱜᱟᱛᱮ ᱠᱚ ᱫᱟᱫᱟ ᱦᱚᱲᱟᱜ ᱨᱚᱲ ᱵᱚᱱ ᱟᱸᱡᱚᱢ ᱠᱮᱫᱟ ᱟᱹᱰᱤ ᱢᱚᱡᱽ ᱜᱮ ᱟᱹᱰᱤ ᱵᱮᱥ ᱜᱮ ᱞᱟᱹᱭᱟᱫ ᱵᱚᱱᱟ ᱛᱚ ᱟᱭᱢᱟ ᱨᱚᱠᱚᱢᱟᱜ ᱠᱟᱛᱷᱟᱭ ᱞᱟᱹᱭ ᱠᱮᱫᱟ ᱵᱟᱦᱟ ᱯᱚᱨᱚᱵᱽ ᱵᱟᱨᱮᱛᱮ ᱪᱤᱠᱟᱹ ᱛᱮᱵᱚᱱ ᱯᱩᱡᱟᱹᱜ ᱠᱟᱱᱟ ᱟᱭᱢᱟ ᱨᱚᱠᱚᱢᱟᱜ ᱠᱟᱛᱷᱟᱭ ᱞᱟᱹᱭ ᱠᱮᱫᱟ ᱟᱨ ᱟᱹᱰᱤ ᱢᱚᱡᱽ ᱠᱟᱛᱷᱟᱭ ᱞᱟᱹᱭᱟᱫ ᱵᱚᱱᱟᱭ ᱛᱚ ᱜᱟᱛᱮ ᱠᱚ ᱟᱜᱟᱨ ᱤᱧᱟᱹᱜ ᱪᱮᱱᱮᱞ ᱨᱮᱯᱮ ᱱᱟᱣᱟ ᱠᱷᱟᱡ ᱛᱚ ᱪᱮᱱᱮᱞ ᱥᱟᱵᱥᱠᱨᱟᱭᱤᱵᱽ ᱛᱤᱧ ᱯᱮ ᱟᱜᱟᱨ ᱡᱟᱦᱟᱸᱭ ᱪᱮᱱᱮᱞ ᱯᱮ ᱧᱮᱞᱮᱫ ᱛᱤᱧ ᱠᱷᱟᱡ ᱟᱨ ᱱᱚᱣᱟ ᱵᱷᱤᱰᱤᱭᱳ ᱯᱮ ᱧᱮᱞᱮᱫ ᱠᱟᱱ ᱠᱷᱟᱡ ᱛᱚ ᱞᱟᱭᱤᱠ ᱛᱤᱧ ᱯᱮ ᱥᱮᱭᱟᱨ ᱛᱤᱧ ᱯᱮ ᱛᱚ ᱜᱟᱛᱮ ᱠᱚ ᱱᱚᱣᱟ ᱠᱟᱛᱷᱟ ᱨᱮᱜᱮ ᱟᱹᱞᱤᱧ ᱫᱟᱫᱟ ᱦᱚᱲ ᱛᱟᱹᱞᱤᱧ ᱠᱟᱛᱷᱟ ᱞᱤᱧ ᱢᱩᱪᱟᱹᱫ ᱛᱟᱵᱚᱱᱟ ᱟᱨ ᱧᱟᱯᱟᱢ ᱵᱚᱱ ᱟᱜᱽᱞᱮ ᱵᱷᱤᱰᱤᱭᱳ ᱨᱮ ᱴᱮᱠ ᱠᱮᱭᱟᱨ ᱵᱟᱭ ᱵᱟᱭ